ᱥᱟᱱᱟᱢ ᱠᱚ ᱡᱚᱦᱟᱨ ᱮᱡᱩᱠᱮᱥᱚᱱ ᱚᱯᱷ ᱥᱟᱱᱛᱟᱞᱤ ᱤᱭᱩᱴᱤᱭᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱞᱟᱹᱠᱛᱤ ᱨᱮᱱᱟᱜ ᱡᱤᱱᱤᱥ ᱟᱨ ᱪᱮᱬᱮ ᱪᱤᱯᱨᱩᱡ ᱠᱚ ᱟᱨ ᱵᱤᱨ ᱡᱟᱱᱣᱟ ᱠᱚ ᱱᱚᱣᱟ ᱠᱚᱵᱚᱱ ᱧᱮᱞᱟ ᱱᱚᱣᱟ ᱦᱚᱸ ᱚᱱᱟ ᱪᱤᱠᱤ ᱟᱹᱨᱥᱤ ᱠᱷᱚᱱ ᱜᱮ ᱯᱟᱲᱦᱟᱣ ᱞᱟᱹᱜᱤᱫ ᱛᱮ ᱱᱚᱣᱟ ᱫᱚ ᱮᱢ ᱟᱠᱟᱱᱟ᱾ ᱟᱫᱚ ᱱᱩᱠᱩ ᱵᱤᱨ ᱡᱟᱱᱣᱟ ᱠᱚᱣᱟᱜ ᱧᱩᱛᱩᱢ, ᱪᱮᱬᱮ ᱪᱤᱯᱨᱩᱡ ᱠᱚᱣᱟᱜ ᱧᱩᱛᱩᱢ ᱟᱨ ᱞᱟᱹᱠᱛᱤ ᱟᱹᱱᱤᱡ ᱡᱤᱱᱤᱥ ᱠᱚᱨᱮᱱᱟᱜ ᱧᱩᱛᱩᱢ ᱱᱚᱣᱟ ᱠᱚᱜᱮ ᱵᱚᱱ ᱧᱮᱞᱟ᱾ ᱢᱟ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ᱾ ᱛᱮᱦᱮᱧ ᱫᱚᱵᱚᱱ ᱧᱮᱞᱟ ᱞᱟᱹᱠᱛᱤ ᱡᱤᱱᱤᱥ ᱞᱟᱹᱠᱛᱤ ᱡᱤᱱᱤᱥ ᱫᱚ ᱟᱵᱚ ᱚᱲᱟᱜ ᱠᱚᱨᱮ ᱚᱠᱟ ᱡᱤᱱᱤᱥ ᱠᱚᱵᱚᱱ ᱵᱮᱵᱚᱦᱟᱨᱟ ᱚᱱᱟ ᱫᱚ ᱞᱟᱹᱠᱛᱤ ᱡᱤᱱᱤᱥ ᱵᱚᱱ ᱢᱮᱛᱟᱜ ᱠᱟᱱᱟ ᱚᱱᱟ ᱞᱟᱹᱠᱛᱤ ᱡᱤᱱᱤᱥ ᱵᱷᱤᱛᱤᱨ ᱨᱮ ᱱᱚᱰᱮ ᱯᱳᱭᱞᱳ ᱨᱮᱫᱚ ᱱᱚᱜᱼᱚᱭ ᱜᱷᱟᱜᱽᱨᱟ ᱤᱱᱟᱹ ᱛᱟᱭᱱᱚᱢ ᱵᱟᱞᱴᱤ ᱠᱟᱨᱚᱭ ᱠᱚᱨᱚᱭ ᱚᱱᱠᱟ ᱜᱤᱞᱟᱹᱥ ᱱᱚᱣᱟ ᱫᱚ ᱪᱟᱢᱚᱪ

ᱧᱮᱱᱮᱞᱟᱢ ᱥᱟᱺᱜᱤᱧ ᱧᱮᱧᱮᱞᱟᱢ ᱯᱚᱛᱚᱵ ᱱᱚᱱᱚᱞ ᱦᱩᱸ ᱱᱚᱱᱚᱞ ᱚᱱᱟ ᱫᱚ ᱪᱟᱛᱚᱢ ᱚᱱᱟ ᱫᱚ ᱴᱩᱯᱨᱤ ᱚᱱᱟ ᱫᱚ ᱟᱭᱨᱚᱱ ᱚᱱᱟ ᱫᱚ ᱡᱩᱞᱩᱯ ᱚᱱᱟ ᱫᱚ ᱥᱩᱭ ᱥᱩᱛᱟᱹᱢ ᱛᱟᱯᱚᱨᱮ ᱟᱫᱚ ᱱᱟᱠᱤ ᱱᱟᱠᱤ ᱱᱩᱭ ᱫᱚ ᱱᱚᱣᱟ ᱫᱚ ᱠᱚᱨᱟᱛ ᱱᱚᱣᱟ ᱫᱚ ᱥᱟᱠᱚᱢ ᱱᱩᱭ ᱫᱚ ᱪᱤᱞᱤ ᱱᱩᱭ ᱫᱚ ᱠᱟᱢᱟᱨ ᱚᱸᱰᱮ ᱠᱟᱢᱟᱨ ᱠᱟᱹᱢᱤᱜ ᱠᱟᱱᱟ ᱠᱟᱢᱟᱨ ᱱᱩᱭ ᱫᱚ ᱫᱷᱩᱵᱤ ᱦᱮᱸ ᱟᱨ ᱱᱩᱭ ᱫᱚ ᱪᱤᱞᱤ ᱠᱟᱴᱷ ᱢᱤᱥᱛᱨᱤ ᱱᱚᱰᱮ ᱫᱚ ᱵᱮᱯᱟᱨᱤᱭᱟᱹ ᱱᱩᱭ ᱫᱚ ᱴᱷᱤᱴᱨᱤ ᱚᱱᱠᱟᱜᱮ ᱱᱩᱭ ᱫᱚ ᱵᱟᱰᱚᱦᱤ ᱢᱟᱱᱮ ᱡᱟᱦᱟᱸ ᱧᱮᱞᱛᱮ ᱯᱷᱳᱴᱳ ᱠᱚᱠᱚ ᱛᱮᱭᱟᱨ ᱫᱟᱲᱮᱭᱟᱜᱼᱟ ᱩᱱᱠᱩ ᱫᱚ ᱵᱟᱰᱚᱦᱤ ᱟᱨ ᱱᱩᱭ ᱫᱚ ᱵᱟᱹᱪᱠᱟᱹᱨ ᱧᱮᱞ ᱠᱮᱫ ᱠᱚᱣᱟ ᱵᱚᱱ ᱚᱠᱚᱭᱟᱜ ᱠᱟᱹᱢᱤ ᱪᱮᱫ ᱟᱥᱲᱟ ᱪᱟᱞᱟᱜ ᱟᱫᱚ ᱟᱥᱲᱟ ᱪᱟᱞᱟᱜ ᱟᱫᱚ ᱯᱟᱲᱦᱟᱣ ᱮᱫᱟ ᱠᱤᱱ ᱯᱟᱲᱦᱟᱣ ᱮᱫᱟ ᱠᱤᱱ ᱱᱩᱠᱤᱱ

ᱡᱚ ᱡᱤᱱᱤᱥ ᱠᱚ ᱡᱚ ᱡᱤᱱᱤᱥ ᱠᱚᱨᱮᱱᱟᱜ ᱠᱟᱹᱴᱤᱡ ᱵᱚᱱ ᱧᱮᱞᱟ ᱡᱚ ᱡᱤᱱᱤᱥ ᱱᱚᱣᱟ ᱫᱚ ᱠᱚᱢᱲᱟ ᱠᱚᱢᱲᱟ ᱱᱚᱣᱟ ᱫᱚ ᱜᱷᱟᱱᱴᱟᱲ ᱱᱩᱭ ᱫᱚ ᱡᱟᱰᱟ ᱡᱟᱰᱟ ᱟᱵᱚ ᱫᱚ ᱚᱢᱨᱤᱛ ᱠᱚᱵᱚᱱ ᱢᱮᱛᱟᱜ ᱠᱟᱱᱟ ᱟᱹᱰᱤᱜᱟᱱ ᱯᱮ ᱯᱮᱭᱟ ᱪᱮᱫ ᱠᱚ ᱦᱮᱸ ᱱᱩᱭ ᱫᱚ ᱩᱞ ᱱᱚᱣᱟ ᱫᱚ ᱠᱟᱭᱨᱟ ᱠᱟᱭᱨᱟ ᱟᱸᱜᱩᱨ ᱟᱸᱜᱩᱨ ᱢᱟᱸᱫᱟᱨ ᱜᱚᱢ ᱱᱚᱣᱟ ᱫᱚ ᱢᱟᱸᱫᱟᱨ ᱜᱚᱢ ᱚᱱᱠᱟᱜᱮ ᱱᱚᱣᱟ ᱫᱚ ᱱᱟᱨᱠᱮᱞ ᱱᱟᱨᱠᱮᱞ ᱱᱚᱰᱮ ᱟᱵᱚ ᱵᱚᱱ ᱧᱮᱞᱟ ᱩᱛᱩ ᱡᱤᱱᱤᱥ ᱠᱚ ᱢᱟᱱᱮ ᱩᱛᱩ ᱛᱮᱭᱟᱜ ᱡᱤᱱᱤᱥ ᱠᱚ ᱚᱠᱟ ᱠᱚ ᱢᱮᱱᱟᱜᱼᱟ ᱱᱚᱰᱮ ᱱᱚᱣᱟ ᱫᱚ ᱵᱟᱦᱟ ᱠᱚᱵᱤ ᱵᱟᱦᱟ ᱠᱚᱵᱤ ᱱᱚᱣᱟ ᱫᱚ ᱯᱚᱴᱚᱢ ᱠᱚᱵᱤ ᱠᱟᱨᱩᱞᱟ ᱠᱟᱨᱩᱞᱟ ᱫᱚ ᱵᱮᱝᱜᱟᱲ ᱱᱚᱰᱮ ᱫᱚ ᱵᱷᱩᱱᱰᱤ ᱛᱟᱨᱯᱚᱨᱮ ᱠᱚᱦᱚᱸᱰᱟ ᱠᱚᱦᱚᱸᱰᱟ ᱛᱟᱨᱯᱚᱨᱮ ᱢᱟᱞᱦᱟᱱ ᱱᱩᱭ ᱫᱚ ᱡᱷᱤᱸᱜᱟᱹ ᱱᱚᱣᱟ ᱫᱚ ᱩᱫ ᱱᱚᱣᱟ ᱫᱚ ᱵᱤᱞᱟᱹᱛᱤ ᱦᱮᱸ ᱟᱫᱚ ᱵᱤᱞᱟᱹᱛᱤ ᱟᱫᱚ ᱱᱚᱝᱠᱟᱱᱟᱜ ᱵᱤᱞᱟᱹᱛᱤ ᱴᱟᱢᱟᱴᱳ ᱟᱹᱰᱤ ᱨᱚᱠᱚᱢ ᱠᱚ ᱢᱮᱛᱟᱜ ᱠᱟᱱᱟ ᱟᱵᱚ ᱫᱚ ᱵᱤᱞᱟᱹᱛᱤ ᱵᱚᱱ ᱢᱮᱛᱟᱜᱼᱟ ᱟᱫᱚ ᱱᱩᱠᱩ ᱫᱚᱠᱚ ᱦᱮᱡ ᱮᱱᱟ ᱱᱤᱛᱚᱜ ᱡᱤᱱᱛᱤ ᱯᱤᱯᱤᱲᱤ ᱟᱨ ᱡᱤᱱᱛᱤ ᱯᱤᱯᱤᱲᱤ ᱨᱮᱫᱚ ᱛᱟᱦᱮᱱ ᱠᱟᱱᱟᱭ ᱮᱨᱚᱜ ᱥᱤᱠᱲᱤᱡ ᱫᱚ ᱢᱟᱨᱦᱟᱴᱟ ᱠᱚᱱᱴᱟ ᱢᱩᱡ

ᱱᱩᱠᱩ ᱠᱚᱫᱚ ᱡᱚᱛᱚ ᱡᱤᱱᱛᱤ ᱯᱤᱯᱤᱲᱤ ᱱᱤᱛ ᱛᱟᱦᱮᱸ ᱮᱱᱟᱭ ᱪᱮᱬᱮ ᱪᱤᱯᱨᱩᱡ ᱪᱮᱬᱮ ᱪᱤᱯᱨᱩᱡ ᱨᱮᱠᱚ ᱛᱟᱦᱮᱱ ᱠᱟᱱ ᱛᱟᱵᱚᱱᱟ ᱯᱟᱨᱣᱟ ᱫᱚ ᱯᱟᱨᱣᱟ ᱢᱤᱨᱩ ᱢᱟᱨᱟᱜ ᱢᱟᱭᱱᱚ ᱢᱟᱭᱱᱚ ᱫᱚ ᱠᱤᱥᱱᱤ ᱦᱚᱸᱵᱚᱱ ᱢᱮᱛᱟ ᱠᱚᱣᱟ ᱠᱟᱹᱦᱩ ᱠᱚᱭᱮᱞ ᱜᱤᱫᱤ ᱠᱚᱠᱚᱨ ᱟᱨ ᱱᱩᱠᱩ ᱫᱚ ᱪᱮᱬᱮ ᱪᱤᱯᱨᱩᱡ ᱠᱷᱚᱱ ᱯᱟᱡᱷᱟᱲ ᱮᱨᱮ ᱮᱨᱮ ᱪᱟᱢᱟ ᱪᱟᱠᱚᱨ ᱱᱤᱛᱟᱱ ᱦᱩᱭᱩᱜ ᱠᱟᱱᱟ ᱜᱷᱟᱲᱣᱟ ᱞᱮᱴᱠᱟ ᱪᱮᱬᱮ

ᱪᱮᱴᱨᱟ ᱱᱩᱭ ᱫᱚ ᱦᱟᱹᱛᱤ ᱵᱟᱱᱟ ᱵᱤᱨ ᱥᱩᱠᱨᱤ ᱥᱟᱨᱟᱢ ᱥᱟᱨᱟᱢ ᱠᱩᱞᱟᱹᱭ ᱥᱤᱞᱤᱯ ᱥᱤᱞᱤᱯ

ᱯᱚᱥᱛᱟ ᱛᱟᱨᱯᱚᱨᱮ ᱜᱟᱸᱰ ᱜᱚᱸᱰ ᱜᱚᱸᱰ ᱜᱟᱸᱰ ᱫᱚ ᱵᱟᱝ ᱜᱚᱸᱰ ᱛᱟᱨᱯᱚᱨᱮ ᱵᱚᱱ ᱧᱮᱞ ᱠᱚᱣᱟ ᱚᱲᱟᱜ ᱨᱮᱵᱚ ᱟᱹᱥᱩᱞ ᱠᱚᱣᱟ ᱚᱲᱟᱜ ᱨᱮᱵᱚ ᱟᱹᱥᱩᱞ ᱠᱚᱣᱟ ᱢᱚᱛᱞᱚᱵ ᱚᱲᱟᱜ ᱨᱮᱱ ᱡᱟᱱᱣᱟ ᱚᱲᱟᱜ ᱨᱮᱱ ᱡᱟᱱᱣᱟ ᱠᱚᱨᱮ ᱫᱚ ᱥᱤᱢ ᱥᱩᱠᱨᱤ ᱵᱷᱤᱰᱤ ᱢᱮᱨᱚᱢ ᱠᱟᱰᱟ ᱰᱟᱝᱨᱤ ᱥᱮᱛᱟ ᱜᱮᱰᱮ ᱯᱩᱥᱤ ᱱᱩᱠᱩ ᱠᱚᱫᱚ ᱚᱲᱟᱜ ᱨᱮᱵᱚ ᱟᱹᱥᱩᱞ ᱠᱚᱣᱟ ᱟᱫᱚ ᱛᱮᱦᱮᱧᱟᱜ ᱱᱚᱣᱟ ᱪᱤᱠᱤ ᱟᱹᱨᱥᱤ ᱨᱮ ᱡᱟᱱᱣᱟ ᱠᱚᱣᱟᱜ ᱟᱨ ᱪᱮᱬᱮ ᱪᱤᱯᱨᱩᱫ ᱠᱚ ᱛᱮᱦᱮᱧ ᱵᱚᱱ ᱧᱮᱞ ᱠᱮᱫᱟ ᱟᱨ ᱫᱚᱥᱟᱨ ᱯᱮᱡᱽ ᱨᱮ ᱟᱨ ᱵᱚᱱ ᱧᱮᱞᱟ ᱛᱮᱦᱮᱧ ᱫᱚ ᱱᱤᱱᱟᱹᱝ ᱜᱮ ᱢᱟ ᱮᱱᱠᱷᱟᱱ ᱱᱚᱰᱮ ᱠᱷᱚᱱ ᱜᱮ ᱞᱤᱧ ᱠᱮᱪᱮᱫ ᱠᱮᱜᱼᱟ ᱥᱟᱱᱟᱢ ᱠᱚ ᱡᱚᱦᱟᱨ